ᱧᱮᱧᱮᱞᱤᱭᱟᱹ ᱠᱚ ᱴᱷᱮᱱ ᱟᱨᱫᱟᱥ ᱫᱟᱭᱟ ᱠᱟᱛᱮ ᱱᱚᱣᱟ ᱠᱩᱫᱩᱢ ᱟᱸᱡᱚᱢ ᱢᱟᱲᱟᱝ ᱨᱮ ᱦᱮᱰᱯᱷᱳᱱ ᱵᱮᱣᱦᱟᱨ ᱛᱟᱵᱚᱱ ᱯᱮ ᱪᱮᱫᱟᱜ ᱥᱮ ᱱᱚᱣᱟ ᱫᱚ ᱰᱚᱵᱚᱞ ᱢᱤᱱᱤᱝ ᱠᱩᱫᱩᱢ ᱠᱟᱱᱟ ᱚᱱᱟᱛᱮ ᱱᱚᱣᱟ ᱠᱩᱫᱩᱢ ᱠᱚ ᱯᱟᱲᱦᱟᱣ ᱥᱮ ᱟᱸᱡᱚᱢ ᱚᱠᱛᱚ ᱦᱤᱨᱠᱷᱟᱹ ᱟᱨ ᱟᱹᱲᱤᱥ ᱜᱮ ᱵᱩᱡᱷᱟᱹᱜᱼᱟ ᱢᱚᱱᱮ ᱨᱮ ᱢᱮᱱᱠᱷᱟᱱ ᱱᱚᱣᱟ ᱨᱮᱭᱟᱜ ᱛᱮᱞᱟ ᱛᱮᱫ ᱧᱟᱢ ᱛᱟᱭᱚᱢ ᱵᱟᱝ ᱫᱚ ᱫᱩᱠ ᱵᱟᱝ ᱫᱚ ᱡᱷᱩᱠ ᱵᱟᱝ ᱫᱚ ᱥᱩᱠ ᱵᱟᱝ ᱫᱚ ᱦᱤᱨᱠᱟᱹ ᱵᱟᱝ ᱫᱚ ᱦᱤᱥᱠᱟᱹ ᱯᱮ ᱵᱩᱡᱷᱟᱹᱣᱟ ᱚᱱᱟ ᱫᱚ ᱞᱟᱛᱟᱨ ᱨᱮ ᱠᱚᱢᱮᱱᱴ ᱵᱚᱠᱥ ᱨᱮ ᱚᱞ ᱠᱳᱞ ᱛᱟᱵᱚᱱ ᱯᱮ ᱟᱫᱚ ᱫᱮᱞᱟ ᱠᱩᱫᱩᱢ ᱛᱮᱫ ᱵᱚᱱ ᱟᱸᱡᱚᱢ ᱞᱮᱜᱮ ᱢᱮᱱᱟᱜ ᱛᱟᱭᱟ ᱛᱚ ᱵᱟᱨᱭᱟ ᱵᱷᱩᱜᱟᱹᱜ᱾ ᱢᱤᱫᱴᱟᱝ ᱫᱚ ᱪᱮᱯᱴᱟ, ᱫᱚᱥᱟᱨᱟᱜ ᱫᱚ ᱜᱳᱞ᱾ ᱜᱳᱞ ᱵᱷᱩᱜᱟᱹᱜ ᱫᱚ ᱵᱟᱢ ᱜᱩᱛᱩᱭ ᱨᱮᱦᱚᱸ ᱪᱮᱯᱴᱟ ᱵᱷᱩᱜᱟᱹᱜ ᱨᱮᱫᱚ ᱜᱩᱛᱩᱭᱮᱢ ᱜᱮ᱾ ᱵᱟᱝᱠᱷᱟᱱ ᱞᱟᱲᱟᱣ ᱜᱮ ᱵᱟᱭ ᱞᱟᱲᱟᱜᱼᱟ, ᱚᱠᱟ ᱠᱟᱹᱢᱤ ᱦᱚᱸ ᱵᱟᱭ ᱠᱟᱹᱢᱤᱭᱟ᱾ ᱟᱨ ᱢᱤᱫ ᱫᱷᱟᱣ᱾ ᱢᱮᱱᱟᱜ ᱛᱟᱭᱟ ᱛᱚ ᱵᱟᱨᱭᱟ ᱵᱷᱩᱜᱟᱹᱜ᱾ ᱢᱤᱫᱴᱟᱝ ᱫᱚ ᱪᱮᱯᱴᱟ ᱫᱚᱥᱟᱨᱟᱜ ᱫᱚ ᱜᱳᱞ ᱜᱳᱞ ᱵᱷᱩᱜᱟᱹᱜ ᱫᱚ ᱵᱟᱢ ᱜᱩᱛᱩᱭ ᱨᱮᱦᱚᱸ ᱪᱮᱯᱴᱟ ᱵᱷᱩᱜᱟᱹᱜ ᱨᱮᱫᱚ ᱜᱩᱛᱩᱭᱮᱢ ᱜᱮ ᱵᱟᱝᱠᱷᱟᱱ ᱞᱟᱲᱟᱣ ᱜᱮ ᱵᱟᱭ ᱞᱟᱲᱟᱜᱼᱟ ᱚᱠᱟ ᱠᱟᱹᱢᱤ ᱦᱚᱸ ᱵᱟᱭ ᱠᱟᱹᱢᱤᱭᱟ᱾ ᱢᱟᱥᱮ ᱩᱭᱦᱟᱹᱨ ᱵᱷᱟᱵᱽᱱᱟ ᱠᱟᱛᱮ ᱞᱟᱹᱭ ᱛᱟᱵᱚᱱ ᱯᱮ ᱱᱚᱣᱟ ᱨᱮᱭᱟᱜ ᱛᱮᱞᱟ ᱫᱚ ᱪᱮᱫ ᱦᱩᱭ ᱫᱟᱲᱮᱭᱟᱜᱼᱟ? ᱟᱨ ᱡᱩᱫᱤ ᱛᱮᱞᱟ ᱛᱮᱫ ᱫᱤᱥᱟᱹ ᱛᱮ ᱵᱟᱝ ᱧᱟᱢᱚᱜ ᱠᱟᱱᱟ ᱛᱟᱦᱚᱞᱮ ᱠᱷᱟᱱ ᱛᱮᱞᱟ ᱫᱚ ᱤᱧ ᱜᱤᱧ ᱞᱟᱹᱭ ᱟᱫ ᱛᱟᱵᱚᱱᱟ ᱛᱚᱵᱮ ᱛᱮᱞᱟ ᱞᱟᱹᱭ ᱢᱟᱲᱟᱝ ᱨᱤᱧ ᱫᱤᱥᱟᱹ ᱟᱵᱚᱱ ᱜᱮ ᱡᱟᱦᱟᱸᱭ ᱠᱚ ᱡᱩᱫᱤ ᱱᱚᱣᱟ ᱪᱮᱱᱮᱞ ᱵᱟᱯᱮ ᱥᱟᱵᱽᱥᱠᱨᱟᱭᱤᱵᱽ ᱟᱠᱟᱫ ᱛᱟᱵᱚᱱᱟ ᱛᱟᱦᱚᱞᱮ ᱥᱟᱵᱽᱥᱠᱨᱟᱭᱤᱵᱽ ᱥᱟᱵᱥᱠᱨᱟᱭᱤᱵ ᱠᱟᱛᱟ ᱵᱚᱱ ᱯᱮ ᱪᱮᱫᱟᱜ ᱥᱮ ᱤᱧ ᱫᱤᱱᱟᱹᱢ ᱜᱮ ᱟᱹᱭᱩᱵ ᱵᱮᱲᱟ ᱢᱤᱫᱴᱟᱝ ᱠᱟᱛᱮ ᱱᱚᱝᱠᱟᱱ ᱠᱩᱫᱩᱢ ᱤᱧ ᱟᱯᱞᱳᱰᱟ ᱡᱟᱦᱟᱸ ᱫᱚ ᱟᱸᱡᱚᱢ ᱠᱟᱛᱮ ᱢᱚᱱᱮ ᱡᱤᱣᱤ ᱨᱮ ᱨᱟᱹᱥᱠᱟᱹ ᱯᱮ ᱧᱟᱢᱟ ᱢᱮᱱᱛᱮᱧ ᱢᱚᱱᱮᱭᱟ ᱢᱟ ᱛᱟᱦᱞᱮ ᱚᱱᱮ ᱞᱟᱛᱟᱨ ᱨᱮ ᱡᱟᱦᱟᱸ ᱟᱨᱟᱜ ᱜᱮ ᱤᱝᱨᱮᱡᱤ ᱛᱮ ᱥᱟᱵᱥᱠᱨᱟᱭᱤᱵ ᱚᱞ ᱧᱮᱞᱚᱜ ᱠᱟᱱᱟ ᱚᱱᱟ ᱨᱮ ᱡᱚᱴᱮᱫ ᱟᱛᱟ ᱵᱚᱱ ᱯᱮ ᱟᱨ ᱚᱱᱟ ᱛᱟᱭᱚᱢ ᱢᱤᱫᱴᱟᱝ ᱜᱷᱚᱱᱴᱟ ᱪᱤᱱᱦᱟᱹ ᱨᱟᱠᱟᱵᱚᱜᱼᱟ ᱚᱱᱟ ᱦᱚᱸ ᱡᱚᱴᱮᱫ ᱛᱟᱨᱟ ᱟᱛᱟ ᱵᱚᱱ ᱯᱮ ᱱᱚᱣᱟ ᱨᱮᱭᱟᱜ ᱛᱮᱞᱟ ᱫᱚ ᱦᱩᱭᱩᱜ ᱠᱟᱱᱟ ᱥᱢᱟᱨᱴ ᱯᱷᱳᱱ᱾ ᱵᱷᱤᱛᱤᱨ ᱠᱟᱛᱷᱟ, ᱧᱮᱞ ᱛᱟᱵᱚᱱ ᱯᱮ ᱥᱢᱟᱨᱴ ᱯᱷᱳᱱ ᱟᱜ ᱵᱟᱨᱭᱟ ᱵᱷᱩᱜᱟᱹᱜ ᱛᱟᱦᱮᱸᱱᱟ᱾ ᱜᱳᱞ ᱵᱷᱩᱜᱟᱹᱜ ᱫᱚ ᱦᱮᱰᱯᱷᱳᱱ ᱞᱟᱹᱜᱤᱫ ᱟᱨ ᱢᱤᱫᱴᱟᱝ ᱫᱚ ᱪᱟᱨᱡᱟᱨ ᱞᱟᱹᱜᱤᱫ ᱡᱟᱦᱟᱸ ᱫᱚ ᱪᱮᱯᱴᱟ ᱜᱮᱭᱟ᱾ ᱦᱮᱰᱯᱷᱳᱱ ᱫᱚ ᱵᱟᱢ ᱞᱟᱜᱟᱣ ᱨᱮᱦᱚᱸ ᱜᱟᱱᱚᱜᱼᱟ, ᱢᱮᱱᱠᱷᱟᱱ ᱪᱟᱨᱡᱽ ᱞᱟᱹᱜᱤᱫ ᱛᱮ ᱪᱟᱨᱡᱟᱨ ᱯᱤᱱ ᱫᱚ ᱜᱩᱛᱩᱭ ᱜᱮ ᱥᱮ ᱞᱟᱜᱟᱣ ᱜᱮ ᱦᱩᱭᱩᱜᱼᱟ ᱵᱟᱝᱠᱷᱟᱱ ᱥᱟᱴ ᱰᱟᱣᱩᱱᱚᱜᱼᱟ, ᱢᱮᱱᱫᱚ ᱞᱟᱲᱟᱣ ᱜᱮ ᱵᱟᱭ ᱞᱟᱲᱟᱜᱼᱟ ᱟᱨ ᱪᱮᱫ ᱦᱚᱸ ᱵᱟᱭ ᱠᱟᱹᱢᱤᱭᱟ᱾ ᱢᱟ ᱛᱟᱦᱚᱞᱮ ᱱᱚᱣᱟ ᱠᱩᱫᱩᱢ ᱵᱚᱱ ᱠᱩᱥᱤᱭᱟᱫ ᱠᱷᱟᱱ ᱫᱟᱭᱟ ᱠᱟᱛᱮ ᱞᱟᱭᱤᱠ ᱫᱚ ᱟᱞᱚ ᱵᱚᱱ ᱦᱤᱲᱤᱧ ᱢᱟ ᱪᱮᱫᱟᱜ ᱥᱮ ᱟᱯᱮ ᱯᱮ ᱞᱟᱭᱤᱠ ᱟᱜ ᱠᱷᱟᱱ ᱱᱚᱝᱠᱟᱱ ᱠᱩᱫᱩᱢ ᱠᱚ ᱵᱮᱱᱟᱣ ᱞᱟᱹᱜᱤᱫ ᱤᱧ ᱟᱨᱦᱚᱸ ᱢᱳᱴᱤᱵᱷᱮᱥᱚᱱ ᱤᱧ ᱧᱟᱢᱟ